ᱥᱟᱹᱜᱩᱱ ᱫᱟᱨᱟᱢ ᱥᱟᱱᱟᱢ ᱠᱚᱜᱮ ᱫᱮᱞᱟ ᱵᱚᱱ ᱜᱟᱛᱮ ᱠᱚ ᱛᱮᱦᱮᱧ ᱫᱚ ᱛᱩᱨᱩᱭ ᱜᱚᱴᱟᱝ ᱨᱤᱛᱩ ᱨᱮᱱᱟᱜ ᱧᱩᱛᱩᱢ ᱵᱚᱱ ᱵᱟᱲᱟᱭ ᱠᱟᱜ ᱜᱮ ᱪᱚᱞᱚ ᱛᱚᱵᱮ ᱵᱚᱱ ᱮᱛᱚᱦᱚᱵ ᱞᱮᱜᱮ ᱩᱭᱤᱱᱴᱟᱨ ᱱᱚᱣᱟ ᱫᱚ ᱟᱵᱚ ᱫᱚᱵᱚᱱ ᱢᱮᱱᱟ ᱨᱟᱵᱟᱝ ᱨᱤᱛᱩ ᱱᱚᱣᱟ ᱫᱚ ᱯᱩᱥ ᱟᱨ ᱢᱟᱜᱽ ᱪᱟᱸᱫᱚ ᱛᱮ ᱦᱩᱭᱩᱜ ᱠᱟᱱᱟ ᱤᱱᱟᱹ ᱛᱟᱭᱚᱢ ᱥᱯᱨᱤᱝ ᱱᱚᱣᱟ ᱫᱚ ᱟᱵᱚ ᱫᱚᱵᱚᱱ ᱢᱮᱱᱟ ᱱᱤᱨᱚᱱ ᱨᱤᱛᱩ ᱱᱚᱣᱟ ᱫᱚ ᱯᱷᱟᱹᱜᱩᱱ ᱟᱨ ᱪᱟᱹᱛ ᱱᱚᱣᱟ ᱵᱟᱨᱭᱟ ᱪᱟᱸᱫᱚ ᱛᱮ ᱱᱤᱨᱚᱱ ᱨᱤᱛᱩ ᱫᱚ ᱦᱩᱭᱩᱜ ᱠᱟᱱᱟ ᱤᱱᱟᱹ ᱛᱟᱭᱚᱢ ᱥᱟᱢᱟᱨ ᱥᱟᱢᱟᱨ ᱫᱚ ᱟᱵᱚ ᱫᱚᱵᱚᱱ ᱢᱮᱱᱟ ᱥᱤᱛᱩᱝ ᱨᱤᱛᱩ ᱱᱚᱣᱟ ᱫᱚ ᱵᱟᱹᱭᱥᱟᱹᱠᱷ ᱟᱨ ᱡᱷᱮᱸᱴ ᱱᱚᱣᱟ ᱵᱟᱨᱭᱟ ᱪᱟᱸᱫᱚ ᱛᱮ ᱥᱤᱛᱩᱝ ᱨᱤᱛᱩ ᱫᱚ ᱦᱩᱭᱩᱜ ᱠᱟᱱᱟ ᱤᱱᱟᱹ ᱛᱟᱭᱚᱢ ᱢᱚᱱᱥᱩᱱ ᱱᱚᱣᱟ ᱫᱚ ᱟᱵᱚ ᱫᱚᱵᱚᱱ ᱢᱮᱱᱟ ᱡᱟᱹᱯᱩᱫ ᱨᱤᱛᱩ ᱱᱚᱣᱟ ᱫᱚ ᱟᱥᱟᱲ ᱟᱨ ᱥᱟᱱ ᱱᱚᱣᱟ ᱵᱟᱨᱭᱟ ᱪᱟᱸᱫᱚ ᱛᱮ ᱡᱟᱹᱯᱩᱫ ᱨᱤᱛᱩ ᱫᱚ ᱦᱩᱭᱩᱜ ᱠᱟᱱᱟ ᱤᱱᱟᱹ ᱛᱟᱭᱚᱢ ᱚᱴᱟᱢ ᱱᱚᱣᱟ ᱫᱚ ᱟᱵᱚ ᱫᱚᱵᱚᱱ ᱢᱮᱱᱟ ᱦᱮᱢᱟᱞ ᱨᱤᱛᱩ ᱱᱚᱣᱟ ᱨᱤᱛᱩ ᱫᱚ ᱵᱷᱟᱫᱚᱨ ᱟᱨ ᱫᱟᱸᱥᱟᱭ ᱱᱚᱣᱟ ᱵᱟᱨᱭᱟ ᱪᱟᱸᱫᱚ ᱛᱮ ᱦᱩᱭᱩᱜ ᱠᱟᱱᱟ ᱦᱮᱢᱟᱞ ᱨᱤᱛᱩ ᱫᱚ ᱤᱱᱟᱹ ᱛᱟᱭᱚᱢ ᱞᱮᱴ ᱚᱴᱟᱢ ᱥᱮ ᱯᱨᱤ ᱩᱭᱤᱱᱴᱟᱨ ᱦᱚᱸᱠᱚ ᱢᱮᱛᱟᱜ ᱠᱟᱱᱟ ᱱᱚᱣᱟ ᱫᱚ ᱟᱵᱚ ᱫᱚᱵᱚᱱ ᱢᱮᱛᱟᱜᱼᱟ ᱦᱟᱣᱮᱫ ᱨᱤᱛᱩ ᱱᱚᱣᱟ ᱫᱚ ᱥᱚᱦᱨᱟᱭ ᱟᱨ ᱟᱸᱜᱷᱟᱲ ᱱᱚᱣᱟ ᱵᱟᱨᱭᱟ ᱪᱟᱸᱫᱳ ᱛᱮ ᱦᱟᱣᱮᱫ ᱨᱤᱛᱩ ᱫᱚ ᱦᱩᱭᱩᱜ ᱠᱟᱱᱟ ᱫᱮᱞᱟ ᱟᱨ ᱢᱤᱫ ᱫᱷᱟᱣ ᱢᱤᱫ ᱥᱟᱶ ᱛᱮᱵᱚᱱ ᱧᱮᱞ ᱠᱟᱜ ᱜᱮ ᱥᱟᱢᱟᱨ ᱥᱤᱛᱩᱝ ᱨᱤᱛᱩ ᱱᱚᱣᱟ ᱫᱚ ᱵᱟᱹᱭᱥᱟᱹᱠᱷ ᱡᱷᱮᱸᱴ ᱵᱚᱸᱜᱟ ᱢᱚᱱᱥᱩᱱ ᱡᱟᱹᱯᱩᱫ ᱨᱤᱛᱩ ᱟᱥᱟᱲ ᱥᱟᱱ ᱵᱚᱸᱜᱟ ᱚᱴᱟᱢ ᱦᱮᱢᱟᱞ ᱨᱤᱛᱩ ᱱᱚᱣᱟ ᱫᱚ ᱵᱷᱟᱫᱚᱨ ᱫᱟᱸᱥᱟᱭ ᱵᱚᱸᱜᱟ ᱞᱮᱴ ᱚᱴᱟᱢ ᱦᱟᱣᱮᱫ ᱨᱤᱛᱩ ᱱᱚᱣᱟ ᱫᱚ ᱥᱚᱦᱚᱨᱟᱭ ᱟᱸᱜᱷᱟᱲ ᱵᱚᱸᱜᱟ ᱩᱭᱤᱱᱴᱟᱨ ᱨᱟᱵᱟᱝ ᱨᱤᱛᱩ ᱱᱚᱣᱟ ᱫᱚ ᱯᱩᱥ ᱢᱟᱜᱽ ᱵᱚᱸᱜᱟ ᱥᱯᱨᱤᱝ ᱱᱤᱨᱚᱲ ᱨᱤᱛᱩ ᱱᱚᱣᱟ ᱫᱚ ᱯᱷᱟᱹᱜᱩᱱ ᱪᱟᱹᱛ ᱵᱚᱸᱜᱟ ᱢᱟ ᱮᱱᱠᱷᱟᱱ ᱱᱚᱣᱟ ᱵᱷᱤᱰᱤᱭᱳ ᱧᱮᱞ ᱠᱷᱟᱹᱛᱤᱨ ᱟᱭᱢᱟ ᱟᱭᱢᱟ ᱥᱟᱨᱦᱟᱣ